ᱥᱚᱦᱨᱟᱭ ᱫᱚ ᱚᱠᱟ ᱞᱮᱠᱟᱱ ᱯᱟᱨᱟᱵᱽ ᱠᱟᱱ ᱛᱟᱵᱚᱱᱟ ᱟᱨ ᱛᱤᱥ ᱠᱷᱚᱱᱟᱜ ᱵᱚᱱ ᱥᱚᱦᱨᱟᱭᱚᱜ ᱠᱟᱱᱟ ᱱᱤᱛᱚᱜ ᱡᱟᱦᱟᱸ ᱵᱚ ᱥᱚᱦᱨᱟᱭᱚᱜ ᱠᱟᱱᱟ ᱟᱵᱚ ᱵᱟᱨ ᱨᱚᱠᱚᱢ ᱟᱠᱟᱱ ᱛᱟᱵᱚᱱᱟ ᱱᱟᱦᱟᱜ ᱛᱟᱭᱚᱢ ᱢᱟᱲᱟᱝ ᱠᱟᱱᱟ ᱵᱚ ᱡᱟᱦᱟᱸ ᱫᱚ ᱢᱮᱛᱟᱜ ᱠᱟᱱᱟ ᱩᱲᱤᱥᱥᱟ ᱯᱟᱥᱴᱟ ᱩᱱᱠᱩ ᱫᱚ ᱦᱟᱸᱜ ᱠᱚ ᱛᱟᱭᱚᱢ ᱠᱚ ᱥᱚᱦᱨᱟᱭᱚᱜ ᱠᱟᱱᱟ ᱥᱚᱦᱨᱟᱭ ᱠᱩᱱᱟᱹᱢᱤ ᱨᱮ ᱟᱨ ᱡᱟᱦᱟᱸ ᱱᱤᱛᱚᱜ ᱟᱵᱚ ᱱᱚᱣᱟ ᱯᱟᱥᱴᱟ ᱦᱩᱭᱩᱜ ᱠᱟᱱᱟ ᱚᱠᱟ ᱫᱚ ᱚᱠᱟ ᱥᱚᱦᱨᱟᱭ ᱫᱚ ᱟᱵᱚᱣᱟᱜ ᱥᱚᱨᱮᱥ ᱡᱚᱠᱷᱚᱱ ᱟᱵᱚ ᱰᱟᱹᱝᱨᱤ ᱵᱚᱱ ᱵᱚᱸᱜᱟ ᱵᱩᱨᱩ ᱟᱠᱚ ᱠᱟᱱᱟ ᱮᱱᱠᱷᱟᱱ ᱟᱵᱚ ᱰᱟᱹᱝᱨᱤ ᱡᱤᱞ ᱡᱚᱢ ᱫᱚᱨᱠᱟᱨ ᱥᱮ ᱵᱟᱝ ᱪᱷᱟᱛᱤᱠ ᱠᱩᱲᱤ ᱦᱚᱯᱚᱱ ᱥᱟᱱᱛᱟᱲ ᱟᱹᱜᱩ ᱟᱠᱟᱫᱮᱭᱟᱭ ᱟᱨ ᱜᱤᱫᱟᱹᱨ ᱯᱤᱫᱟᱹᱨ ᱠᱚ ᱦᱩᱭ ᱟᱠᱟᱱᱟ ᱩᱱ ᱡᱚᱠᱷᱚᱱ ᱟᱭᱳ ᱵᱟᱵᱟ ᱟᱜ ᱢᱮᱫ ᱫᱟᱜ ᱡᱚᱨᱚᱜᱼᱟ ᱟᱨ ᱚᱱᱟ ᱠᱟᱹᱦᱤᱥ ᱛᱮᱜᱮ ᱩᱱᱠᱤᱱᱟᱜ ᱡᱤᱣᱤ ᱦᱚᱸ ᱪᱟᱞᱟᱜᱼᱟ ᱱᱚᱜᱼᱚᱭ ᱡᱟᱦᱟᱸ ᱵᱚᱱ ᱧᱮᱞᱮᱫ ᱚᱱᱟ ᱯᱩᱱᱭᱟ ᱢᱟᱭᱤᱠ ᱱᱚᱣᱟ ᱫᱚ ᱵᱟᱝ ᱧᱮᱞ ᱟᱠᱟᱱᱟ ᱟᱵᱚ ᱥᱚᱢᱟᱡᱽ ᱨᱮ ᱥᱮ ᱟᱵᱚ ᱟᱹᱛᱩ ᱫᱤᱥᱚᱢ ᱚᱲᱟᱜ ᱨᱮᱫᱚ ᱱᱚᱝᱠᱟ ᱢᱟᱭᱤᱠ ᱫᱚ ᱪᱮᱫᱟᱜ ᱵᱤᱱ ᱞᱟᱜᱟᱣ ᱟᱠᱟᱫᱼᱟ ᱥᱟᱱᱟᱢ ᱠᱚ ᱥᱟᱹᱜᱩᱱ ᱫᱟᱨᱟᱢ ᱟᱹᱫᱤᱵᱟᱹᱥᱤ ᱟᱣᱟᱡᱽ ᱨᱮ ᱛᱮᱦᱮᱧ ᱫᱚ ᱫᱮᱞᱟᱵᱚ ᱦᱮᱡ ᱟᱠᱟᱱᱟ ᱜᱟᱢᱦᱟᱨᱤᱭᱟ ᱛᱷᱟᱱᱟ ᱥᱩᱨ ᱨᱮ ᱡᱟᱦᱟᱸ ᱫᱚ ᱦᱩᱭᱩᱜ ᱠᱟᱱᱟ ᱛᱤᱧ ᱫᱤᱥᱚᱢ ᱵᱳᱲ ᱯᱤᱲ ᱨᱮ ᱨᱟᱢ ᱪᱚᱱᱫᱨᱚᱯᱩᱨ ᱟᱨ ᱛᱮᱦᱮᱧ ᱟᱵᱚ ᱠᱚ ᱥᱟᱢᱟᱝ ᱨᱮ ᱢᱮᱱᱟᱭᱟ ᱡᱟᱦᱟᱸ ᱫᱚ ᱟᱹᱰᱤ ᱜᱟᱱ ᱥᱚᱢᱟᱡᱽ ᱤᱫᱤ ᱠᱟᱛᱮᱫ ᱡᱟᱦᱟᱸ ᱫᱚᱭ ᱨᱚᱲ ᱟᱠᱟᱫᱼᱟ ᱥᱟᱢᱟᱝ ᱨᱮ ᱟᱭᱟᱜ ᱩᱯᱨᱩᱢ ᱵᱚᱱ ᱠᱩᱞᱤᱭᱮᱭᱟ ᱛᱟᱦᱚᱞᱮ ᱦᱮᱸ ᱥᱟᱱᱟᱢ ᱠᱚ ᱡᱚᱦᱟᱨ ᱟᱫᱚ ᱟᱹᱞᱤᱧᱟᱜ ᱧᱩᱛᱩᱢ ᱫᱚ ᱱᱟᱜ ᱥᱩᱠᱨᱟᱢ ᱴᱩᱰᱩ ᱟᱛᱳ ᱫᱚ ᱱᱟᱜ ᱨᱟᱢᱪᱚᱱᱫᱨᱚᱯᱩᱨ ᱯᱤᱲ ᱛᱟᱞᱮ ᱫᱚ ᱦᱩᱭᱩᱜ ᱠᱟᱱᱟ ᱵᱚᱲ ᱯᱤᱲ ᱟᱨ ᱫᱤᱥᱚᱢ ᱫᱚ ᱦᱩᱭᱩᱜ ᱠᱟᱱᱟ ᱥᱤᱧ ᱫᱤᱥᱚᱢ ᱥᱟᱱᱛᱟᱲᱟᱜ ᱟᱹᱱ ᱟᱹᱨᱤ ᱤᱫᱤ ᱠᱟᱛᱮ ᱟᱫᱚ ᱪᱷᱟᱹᱛᱤᱠ ᱛᱮᱫᱚ ᱠᱚ ᱢᱮᱱᱟ ᱡᱷᱟᱲᱠᱷᱚᱸᱰ ᱥᱴᱮᱴ ᱡᱮᱞᱟ ᱥᱚᱨᱟᱭᱠᱮᱞᱞᱟ ᱠᱷᱟᱨᱥᱚᱶᱟ ᱟᱫᱚ ᱯᱚᱫᱽ ᱛᱮᱫᱚ ᱱᱟᱜ ᱢᱟᱹᱡᱷᱤ ᱦᱚᱯᱚᱱ ᱟᱹᱞᱤᱧᱟᱜ ᱡᱟᱦᱟᱸ ᱨᱤᱥᱟᱨᱪ ᱦᱩᱭᱩᱜ ᱠᱟᱱᱟ ᱫᱚᱥ ᱯᱚᱱᱨᱚ ᱥᱟᱞ ᱠᱷᱚᱱ ᱥᱚᱢᱟᱡᱽ ᱵᱟᱨᱮᱛᱮ ᱟᱫᱚ ᱡᱟᱦᱟᱸ ᱠᱚᱯᱮ ᱠᱩᱞᱤᱧᱟ ᱯᱨᱚᱭᱟᱥ ᱟᱹᱞᱤᱧ ᱡᱮ ᱟᱹᱞᱤᱧ ᱱᱚᱣᱟ ᱨᱮᱱᱟᱜ ᱛᱮᱞᱟ ᱞᱤᱧ ᱮᱢ ᱫᱟᱲᱮᱭᱟᱜ ᱢᱟ ᱟᱪᱪᱷᱟ ᱜᱚᱢᱠᱮ ᱵᱮᱱ ᱞᱟᱹᱭᱟ ᱱᱤᱛᱚᱜ ᱡᱟᱦᱟᱸ ᱟᱵᱚ ᱥᱚᱦᱨᱟᱭᱚᱜ ᱠᱟᱱᱟ ᱵᱚ ᱥᱚᱦᱨᱟᱭ ᱫᱚ ᱚᱠᱟ ᱞᱮᱠᱟᱱ ᱯᱚᱨᱚᱵᱽ ᱠᱟᱱ ᱛᱟᱵᱚᱱᱟ ᱟᱨ ᱛᱤᱥ ᱠᱷᱚᱱᱟᱜ ᱵᱚᱱ ᱥᱚᱦᱨᱟᱭᱚᱜ ᱠᱟᱱᱟ ᱟᱹᱰᱤ ᱱᱟᱯᱟᱭ ᱟᱵᱚ ᱡᱟᱦᱟᱸ ᱥᱟᱱᱛᱟᱲ ᱡᱟᱹᱛᱤ ᱟᱵᱚ ᱢᱟ ᱱᱚᱣᱟ ᱫᱤᱥᱚᱢ ᱨᱮᱱ ᱯᱨᱚᱛᱷᱚᱢ ᱡᱟᱹᱛᱤ ᱠᱟᱱᱟ ᱵᱚᱱ ᱟᱫᱚ ᱛᱤᱥ ᱠᱷᱚᱱ ᱵᱚᱱ ᱥᱚᱦᱨᱟᱭᱚᱜ ᱠᱟᱱᱟ ᱱᱚᱣᱟ ᱢᱟ ᱦᱟᱯᱲᱟᱢ ᱪᱮᱛᱟᱱ ᱦᱟᱯᱲᱟᱢ ᱠᱚ ᱞᱟᱹᱭ ᱟᱹᱜᱩ ᱟᱠᱟᱫ ᱜᱮᱭᱟ ᱡᱚᱠᱷᱚᱱ ᱜᱮ ᱢᱟᱹᱱᱢᱤ ᱠᱚ ᱥᱤᱨᱡᱚᱱ ᱮᱱᱟ ᱠᱟᱹᱡ ᱠᱟᱹᱡ ᱛᱮ ᱫᱤᱥᱟᱹ ᱦᱩᱫᱤᱥ ᱵᱚᱸᱜᱟ ᱵᱩᱨᱩ ᱠᱚ ᱞᱟᱹᱭ ᱪᱟᱞ ᱟᱫ ᱠᱚᱣᱟ ᱟᱫᱚ ᱚᱱᱟ ᱯᱚᱨᱮ ᱜᱮ ᱦᱟᱸᱜ ᱱᱚᱣᱟ ᱥᱚᱦᱨᱟᱭ ᱫᱚᱵᱚᱱ ᱢᱟᱱᱟᱣ ᱟᱹᱜᱩᱭᱮᱫᱼᱟ ᱪᱮᱫᱟᱜ ᱠᱤ ᱟᱵᱚ ᱡᱚᱠᱷᱚᱱ ᱜᱮ ᱦᱟᱸᱜ ᱪᱟᱥᱵᱟᱥ ᱵᱚ ᱮᱦᱚᱵ ᱠᱮᱜᱼᱟ ᱚᱱᱟ ᱞᱟᱹᱜᱤᱫ ᱛᱮ ᱪᱟᱥᱵᱟᱥ ᱨᱟᱠᱟᱵ ᱞᱟᱹᱜᱤᱫ ᱛᱮ ᱱᱩᱠᱩ ᱰᱟᱹᱝᱨᱤ ᱠᱚ ᱱᱩᱠᱩ ᱠᱟᱰᱟ ᱠᱚ ᱱᱩᱠᱩ ᱠᱚ ᱮᱢᱟᱜ ᱵᱚᱱᱟ ᱟᱨ ᱱᱩᱠᱩ ᱫᱤᱭᱮ ᱪᱟᱥ ᱯᱮ ᱮᱱᱠᱷᱟᱱ ᱱᱚᱜᱼᱚᱭ ᱪᱟᱥᱵᱟᱥ ᱤᱫᱤ ᱠᱟᱛᱮᱜ ᱜᱮ ᱱᱚᱜᱼᱚᱭ ᱟᱵᱚ ᱫᱚ ᱱᱟᱜ ᱥᱚᱦᱨᱟᱭ ᱨᱮᱫᱚ ᱰᱟᱹᱝᱨᱤ ᱠᱚᱣᱟᱜ ᱢᱟᱱᱮ ᱯᱟᱨᱟᱵᱽ ᱠᱟᱱᱟ ᱰᱟᱝᱨᱤ ᱠᱚ ᱱᱩᱠᱩ ᱵᱚ ᱪᱩᱢᱟᱹᱲᱟ ᱠᱚᱣᱟ ᱱᱩᱠᱩ ᱜᱮ ᱱᱟᱜ ᱟᱵᱚ ᱫᱚ ᱥᱚᱦᱨᱟᱭ ᱵᱚᱸᱜᱟ ᱨᱮ ᱱᱟᱭᱛᱮ ᱱᱟᱯᱟᱭ ᱛᱮ ᱛᱟᱦᱮᱱ ᱢᱟ ᱱᱚᱣᱟ ᱜᱮ ᱱᱟᱜ ᱵᱚᱸᱜᱟ ᱵᱳᱨᱳ ᱠᱚᱴᱷᱮᱱ ᱵᱚ ᱱᱮᱦᱚᱨᱟ ᱡᱚᱦᱟᱨᱟ ᱟᱨ ᱱᱟᱭᱛᱮ ᱱᱟᱯᱟᱭ ᱛᱮᱵᱚ ᱫᱚᱦᱚ ᱠᱚᱣᱟ ᱟᱪᱪᱷᱟ ᱜᱚᱝᱠᱮ ᱟᱨ ᱢᱤᱫᱴᱮᱱ ᱠᱟᱛᱷᱟ ᱞᱤᱧ ᱠᱩᱞᱤ ᱢᱮ ᱡᱚᱠᱷᱚᱱ ᱟᱵᱚ ᱰᱟᱝᱨᱤ ᱵᱚᱱ ᱵᱚᱸᱜᱟ ᱵᱩᱨᱩ ᱟᱠᱚ ᱠᱟᱱᱟ ᱱᱟᱦᱟᱜ ᱦᱮᱸ ᱥᱮ ᱟᱵᱚ ᱵᱚᱱ ᱩᱱᱠᱩ ᱵᱚ ᱪᱩᱢᱟᱲᱟ ᱟᱠᱚ ᱠᱟᱱᱟ ᱥᱮ ᱩᱱᱠᱩ ᱱᱤᱛᱚᱜ ᱟᱵᱚ ᱜᱚᱰ ᱡᱚᱦᱟᱨ ᱟᱠᱚ ᱠᱟᱱᱟ ᱮᱱᱠᱷᱟᱱ ᱟᱵᱚ ᱰᱟᱝᱨᱤ ᱡᱤᱞ ᱡᱚᱢ ᱫᱚᱨᱠᱟᱨ ᱥᱮ ᱵᱟᱝ ᱟᱹᱰᱤ ᱱᱟᱯᱟᱭ ᱠᱟᱛᱷᱟ ᱵᱤᱱ ᱢᱮᱱ ᱠᱮᱜᱼᱟ ᱟᱹᱰᱤ ᱱᱟᱯᱟᱭ ᱟᱯᱮᱭᱟᱜ ᱠᱩᱠᱞᱤ ᱟᱫᱚ ᱱᱚᱣᱟ ᱠᱩᱠᱞᱤ ᱟᱹᱰᱤ ᱫᱤᱥᱚᱢ ᱨᱮ ᱟᱹᱰᱤ ᱠᱚ ᱠᱩᱞᱤ ᱟᱠᱟᱫ ᱞᱤᱧᱟ ᱟᱫᱚ ᱫᱤᱥᱚᱢ ᱨᱮ ᱱᱚᱣᱟ ᱠᱩᱠᱞᱤ ᱦᱟᱢᱮᱥᱟ ᱠᱚ ᱫᱚᱦᱚᱭᱟ ᱡᱮ ᱟᱹᱰᱤ ᱦᱚᱲ ᱢᱟ ᱢᱮᱱ ᱟᱠᱚ ᱰᱟᱝᱨᱤ ᱡᱤᱞ ᱟᱵᱚᱣᱟᱜ ᱫᱚ ᱵᱟᱝ ᱡᱚᱢ ᱫᱚᱨᱠᱟᱨ ᱪᱮᱫᱟᱜ ᱠᱤ ᱰᱟᱝᱨᱤ ᱵᱚᱸᱜᱟ ᱟᱠᱚ ᱠᱟᱱᱟ ᱵᱚ ᱪᱩᱢᱟᱹᱲᱮᱫ ᱠᱚᱣᱟ ᱵᱚ ᱟᱫᱚ ᱱᱚᱰᱮ ᱢᱮᱱ ᱥᱟᱱᱟᱭᱮᱫ ᱞᱤᱧᱟᱹ ᱟᱵᱚ ᱫᱚ ᱱᱟᱦᱟᱜ ᱰᱟᱝᱨᱤ ᱫᱚ ᱵᱟᱵᱚ ᱵᱚᱸᱜᱟ ᱟᱠᱚᱣᱟ ᱰᱟᱝᱨᱤ ᱫᱚᱵᱚ ᱪᱩᱢᱟᱹᱲ ᱠᱚᱣᱟ ᱟᱨ ᱪᱮᱫᱟᱜ ᱵᱚ ᱪᱩᱢᱟᱹᱲ ᱠᱚᱣᱟ ᱚᱱᱟ ᱜᱮ ᱱᱟᱦᱟᱜ ᱠᱟᱹᱡ ᱞᱟᱹᱭ ᱥᱟᱱᱟᱭᱮᱫ ᱞᱤᱧᱟᱹ ᱟᱵᱚ ᱫᱚ ᱡᱟᱦᱮᱨ ᱰᱟᱝᱨᱤ ᱟᱵᱚ ᱟᱵᱚ ᱫᱚ ᱰᱟᱝᱨᱤ ᱫᱟᱲᱮ ᱵᱚ ᱮᱢᱟ ᱵᱷᱟᱸᱰᱟᱱ ᱨᱮ ᱵᱟᱯᱞᱟ ᱨᱮ ᱟᱵᱚᱣᱟᱜ ᱫᱚ ᱯᱟᱨᱟᱵᱽ ᱯᱩᱱᱟᱹ ᱨᱮ ᱰᱟᱝᱨᱤ ᱠᱩᱴᱟᱹᱢ ᱠᱟᱛᱮᱫ ᱡᱩᱲᱩ ᱠᱟᱛᱮᱫ ᱡᱮᱛᱮ ᱦᱚᱲ ᱵᱚ ᱦᱟᱹᱴᱤᱧ ᱡᱚᱢᱟ ᱟᱵᱚᱣᱟᱜ ᱡᱟᱦᱟᱸ ᱱᱚᱣᱟ ᱠᱟᱹᱵᱤᱞᱟ ᱠᱟᱱᱟ ᱡᱟᱦᱟᱸ ᱥᱟᱱᱛᱟᱲ ᱥᱚᱢᱟᱡᱽ ᱨᱮᱱᱟᱜ ᱟᱵᱚ ᱫᱚ ᱱᱚᱝᱠᱟ ᱠᱟᱛᱮᱫ ᱵᱚᱱ ᱪᱟᱞᱟᱣ ᱟᱹᱜᱩ ᱟᱠᱟᱫᱼᱟ ᱮᱱᱠᱷᱟᱱ ᱱᱚᱰᱮ ᱡᱮ ᱨᱟᱠᱟᱵ ᱠᱟᱱᱟ ᱡᱮ ᱥᱚᱦᱨᱟᱭ ᱨᱮ ᱰᱟᱝᱨᱤ ᱵᱚᱱ ᱵᱚᱸᱜᱟ ᱟᱠᱚ ᱠᱟᱱᱟ ᱪᱩᱢᱟᱹᱲ ᱟᱠᱚ ᱠᱟᱱᱟ ᱟᱨ ᱱᱩᱠᱩ ᱪᱮᱫᱟᱜ ᱵᱚᱱ ᱡᱚᱢᱮᱫ ᱠᱚᱣᱟ ᱵᱟᱝ ᱡᱚᱢ ᱫᱚᱨᱠᱟᱨ ᱟᱫᱚ ᱱᱚᱰᱮ ᱛᱮᱦᱮᱧ ᱟᱵᱚ ᱪᱷᱟᱹᱛᱤᱠ ᱠᱚ ᱥᱟᱞᱟᱜ ᱛᱟᱦᱮᱸ ᱛᱟᱦᱮᱸ ᱛᱮ ᱧᱮᱞᱮᱫ ᱟᱵᱚᱱ ᱡᱮ ᱪᱩᱢᱟᱹᱲ ᱟᱠᱚ ᱠᱟᱱᱟ ᱵᱚᱱ ᱟᱨ ᱵᱚᱱ ᱢᱮᱱᱮᱫᱼᱟ ᱵᱚᱸᱜᱟ ᱟᱠᱚ ᱠᱟᱱᱟ ᱟᱵᱚ ᱫᱚ ᱵᱟᱵᱚᱱ ᱵᱚᱸᱜᱟ ᱟᱠᱚᱣᱟ ᱠᱷᱟᱹᱞᱤ ᱵᱚᱱ ᱪᱩᱢᱟᱹᱲ ᱟᱠᱚᱣᱟ ᱪᱮᱫᱟᱜ ᱪᱩᱢᱟᱹᱲ ᱟᱠᱚ ᱠᱟᱱᱟ ᱵᱚ ᱚᱱᱟ ᱨᱮ ᱡᱮ ᱱᱩᱠᱩ ᱪᱟᱥ ᱵᱚ ᱪᱟᱥ ᱠᱚ ᱨᱟᱠᱟᱵ ᱠᱮᱜᱼᱟ ᱚᱱᱟ ᱫᱤᱭᱮ ᱛᱮ ᱱᱩᱠᱩ ᱥᱮᱵᱟ ᱫᱮᱵᱟ ᱱᱟᱭ ᱛᱮ ᱱᱟᱯᱟᱭ ᱛᱮ ᱛᱟᱦᱮᱱ ᱢᱟ ᱱᱚᱣᱟ ᱱᱚᱣᱟ ᱜᱮ ᱦᱟᱸᱜ ᱵᱚᱸᱜᱟ ᱵᱳᱨᱳ ᱴᱷᱮᱱ ᱵᱚᱱ ᱨᱟᱠᱟᱵᱟ ᱱᱚᱰᱮ ᱢᱤᱫᱴᱤᱡ ᱥᱟᱶᱟᱞ ᱦᱤᱡᱩᱜ ᱠᱟᱱᱟ ᱡᱮ ᱟᱵᱚ ᱪᱩᱢᱟᱹᱲ ᱵᱚ ᱢᱮᱱᱮᱜᱼᱟ ᱟᱨ ᱵᱚᱸᱜᱟ ᱵᱳᱨᱳ ᱵᱟᱝ ᱟᱫᱚ ᱪᱩᱢᱟᱹᱲ ᱡᱟᱦᱟᱸ ᱞᱮᱠᱟ ᱢᱮᱱᱟᱜᱼᱟ ᱪᱩᱢᱟᱹᱲ ᱟᱠᱚ ᱠᱟᱱᱟ ᱵᱚ ᱟᱫᱚ ᱵᱚᱸᱜᱟ ᱵᱳᱨᱳ ᱨᱩᱯ ᱛᱮ ᱡᱟᱦᱟᱸ ᱢᱟᱱᱟᱣᱮᱜ ᱠᱚᱣᱟ ᱵᱚ ᱚᱱᱠᱟ ᱫᱚ ᱦᱟᱸᱜ ᱵᱟᱵᱚ ᱢᱟᱱᱟᱣ ᱠᱚᱣᱟ ᱪᱮᱫᱟᱜ ᱠᱤ ᱪᱩᱢᱟᱹᱲ ᱫᱚ ᱢᱤᱫᱴᱤᱡ ᱵᱟᱯᱞᱟ ᱨᱮ ᱢᱤᱫᱴᱤᱡ ᱠᱩᱲᱤ ᱢᱤᱫᱴᱤᱡ ᱠᱚᱲᱟ ᱡᱟᱦᱟᱸ ᱵᱟᱹᱦᱩ ᱡᱟᱶᱟᱭ ᱩᱱᱠᱤᱱ ᱦᱚᱸᱵᱚ ᱪᱩᱢᱟᱹᱲ ᱟᱠᱚᱣᱟ ᱮᱱᱠᱷᱟᱱ ᱪᱮᱫ ᱩᱱᱠᱤᱱ ᱫᱚ ᱵᱚᱸᱜᱟ ᱵᱚ ᱢᱟᱱᱟᱣ ᱠᱤᱱ ᱛᱮ ᱵᱟᱵᱚ ᱢᱟᱱᱟᱣ ᱠᱤᱱᱟ ᱩᱱᱠᱤᱱ ᱫᱚ ᱟᱭᱢᱟ ᱡᱟᱦᱟᱸ ᱛᱤᱱᱟᱹᱜ ᱜᱮ ᱯᱮᱲᱟ ᱯᱨᱚᱵᱷᱩ ᱠᱚ ᱦᱤᱡᱩᱜ ᱠᱟᱱᱟ ᱟᱨ ᱡᱮᱛᱮ ᱜᱮ ᱱᱟᱦᱟᱜ ᱪᱩᱢᱟᱹᱲ ᱟᱠᱚᱣᱟ ᱪᱚᱜ ᱟᱠᱚᱣᱟ ᱥᱟᱥᱟᱝ ᱥᱩᱱᱩᱢ ᱚᱡᱚᱜ ᱟᱠᱚᱣᱟ ᱵᱚ ᱟᱨ ᱩᱱᱠᱩ ᱫᱚ ᱩᱱᱠᱤᱱ ᱫᱚ ᱱᱟᱦᱟᱜ ᱫᱤᱨᱜᱷᱟᱭᱩ ᱞᱟᱹᱜᱤᱫ ᱛᱮ ᱡᱮ ᱟᱹᱰᱤ ᱫᱤᱱ ᱛᱟᱦᱮᱱ ᱵᱤᱱ ᱱᱟᱭᱛᱮ ᱱᱟᱯᱟᱭ ᱛᱮ ᱟᱞᱮ ᱟᱞᱮᱭᱟᱜ ᱟᱥᱤᱥ ᱟᱞᱮᱭᱟᱜ ᱛᱷᱩᱢ ᱟᱹᱵᱤᱱ ᱞᱮ ᱮᱢᱟᱵᱤᱱ ᱠᱟᱱᱟ ᱚᱱᱮ ᱡᱮ ᱵᱟᱯᱞᱟ ᱨᱮ ᱵᱟᱹᱦᱩ ᱡᱟᱶᱟᱭ ᱵᱚ ᱢᱮᱛᱟ ᱠᱤᱱᱟ ᱚᱱᱠᱟ ᱜᱮ ᱟᱵᱚ ᱥᱚᱦᱨᱟᱭ ᱨᱮᱦᱚᱸ ᱰᱟᱝᱨᱤ ᱠᱚᱵᱚ ᱪᱩᱢᱟᱹᱲᱟ ᱠᱚ ᱠᱟᱱᱟ ᱟᱫᱚ ᱚᱱᱟ ᱫᱚ ᱱᱟᱜ ᱵᱚᱸᱜᱟ ᱨᱩᱯ ᱛᱮᱫᱚ ᱵᱟᱝ ᱱᱩᱠᱩ ᱪᱟᱥ ᱠᱚ ᱨᱟᱠᱟᱵᱮᱜᱼᱟ ᱚᱱᱟ ᱫᱤᱭᱮᱛᱮ ᱱᱩᱠᱩ ᱫᱚ ᱱᱟᱜ ᱱᱟᱭᱛᱮ ᱱᱟᱯᱟᱭ ᱛᱮᱠᱚ ᱛᱟᱦᱮᱱ ᱢᱟ ᱟᱹᱰᱤ ᱱᱚᱣᱟ ᱜᱮ ᱱᱟᱜ ᱟᱵᱚ ᱛᱷᱩᱢ ᱟᱨ ᱟᱥᱤᱥ ᱵᱚ ᱮᱢᱟ ᱠᱚᱣᱟ ᱮᱱᱠᱷᱟᱱ ᱩᱱᱠᱩ ᱫᱚ ᱱᱟᱜ ᱵᱟᱵᱚ ᱵᱚᱸᱜᱟ ᱟᱠᱚ ᱵᱚᱸᱜᱟ ᱟᱠᱚ ᱠᱟᱱᱟ ᱵᱚᱸᱜᱟ ᱫᱚ ᱵᱟᱵᱚ ᱢᱟᱱᱟᱣᱮᱫ ᱠᱚᱣᱟ ᱚᱱᱟ ᱫᱤᱭᱮᱛᱮ ᱟᱵᱚ ᱫᱚ ᱱᱩᱭ ᱫᱚ ᱰᱟᱹᱝᱨᱤ ᱫᱚ ᱟᱵᱚ ᱫᱚ ᱵᱚᱸᱜᱟ ᱵᱩᱨᱩ ᱮᱢᱟᱱ ᱨᱮ ᱮᱴᱠᱮᱴᱚᱬᱮ ᱨᱮ ᱱᱩᱠᱩ ᱵᱚ ᱵᱚᱸᱜᱟ ᱠᱚᱣᱟ ᱢᱟᱱᱮ ᱱᱩᱠᱩ ᱵᱚ ᱠᱩᱴᱟᱹᱢ ᱠᱚᱣᱟ ᱱᱩᱠᱩ ᱵᱚ ᱠᱩᱴᱟᱹᱢ ᱠᱟᱛᱮ ᱵᱚ ᱵᱚᱸᱜᱟ ᱵᱩᱨᱩ ᱠᱚᱣᱟ ᱡᱟᱦᱟᱸ ᱞᱮ ᱡᱟᱦᱮᱨ ᱨᱮ ᱠᱟᱹᱨᱤ ᱜᱟᱹᱭ ᱵᱚ ᱵᱚᱸᱜᱟᱭᱮᱭᱟ ᱡᱟᱦᱮᱨ ᱰᱟᱹᱝᱨᱤ ᱠᱟᱱᱟ ᱵᱚ ᱟᱭᱢᱟ ᱡᱟᱦᱟᱸ ᱛᱤᱱᱟᱹᱜ ᱜᱮ ᱢᱮᱱᱟᱜᱼᱟ ᱫᱟᱲᱮ ᱠᱚᱵᱚ ᱮᱢᱟ ᱟᱫᱚ ᱚᱱᱟ ᱫᱤᱭᱮ ᱛᱮ ᱱᱩᱠᱩ ᱫᱚ ᱦᱟᱸᱜ ᱡᱟᱱᱣᱟᱨ ᱠᱟᱱᱟ ᱠᱚ ᱟᱨ ᱡᱟᱱᱣᱟᱨ ᱚᱱᱩᱥᱟᱨ ᱱᱩᱠᱩᱣᱟᱜ ᱵᱟᱹᱞᱤ ᱵᱚ ᱮᱢᱟ ᱟᱵᱚᱣᱟᱜ ᱥᱚᱢᱟᱡᱽ ᱨᱮᱫᱚ ᱦᱟᱸᱜ ᱵᱟᱹᱞᱤ ᱯᱨᱚᱛᱷᱟ ᱠᱟᱱᱟ ᱚᱱᱟᱛᱮ ᱵᱟᱹᱞᱤ ᱵᱚ ᱮᱢᱟ ᱟᱪᱪᱷᱟ ᱟᱨᱚ ᱢᱤᱫᱴᱟᱝ ᱠᱟᱛᱷᱟ ᱱᱤᱛᱚᱜ ᱡᱟᱦᱟᱸ ᱵᱚ ᱥᱚᱦᱨᱟᱭᱚᱜ ᱠᱟᱱᱟ ᱟᱵᱚ ᱵᱟᱨ ᱨᱚᱠᱚᱢ ᱠᱟᱱ ᱛᱟᱵᱚᱱᱟ ᱱᱟᱦᱟᱜ ᱛᱟᱭᱚᱢ ᱢᱟᱲᱟᱝ ᱠᱟᱱᱟ ᱵᱚ ᱡᱟᱦᱟᱸ ᱫᱚ ᱢᱮᱛᱟᱜ ᱠᱟᱱᱟ ᱩᱲᱤᱥᱥᱟ ᱯᱟᱥᱴᱟ ᱩᱱᱠᱩ ᱫᱚ ᱦᱟᱸᱜ ᱠᱚ ᱛᱟᱭᱚᱢ ᱠᱚ ᱥᱚᱦᱨᱟᱭᱚᱜ ᱠᱟᱱᱟ ᱥᱚᱦᱨᱟᱭ ᱠᱩᱱᱟᱹᱢᱤ ᱨᱮ ᱟᱨ ᱡᱟᱦᱟᱸ ᱱᱤᱛᱚᱜ ᱟᱵᱚ ᱱᱚᱣᱟ ᱯᱟᱥᱴᱟ ᱦᱩᱭᱩᱜ ᱠᱟᱱᱟ ᱚᱠᱟ ᱫᱚ ᱚᱠᱟ ᱥᱚᱦᱨᱟᱭ ᱫᱚ ᱟᱵᱚᱣᱟᱜ ᱥᱚᱨᱮᱥᱚᱜ ᱠᱟᱱᱟ ᱟᱭᱢᱟ ᱥᱟᱨᱦᱟᱣ ᱟᱹᱵᱤᱱᱟᱜ ᱠᱩᱠᱞᱤ ᱟᱹᱰᱤ ᱡᱚᱛᱷᱟᱛ ᱠᱩᱠᱞᱤ ᱠᱟᱱᱟ ᱱᱤᱛᱚᱜ ᱡᱟᱦᱟᱸ ᱱᱟᱣᱟ ᱡᱩᱜᱽ ᱨᱮᱱ ᱡᱩᱣᱟᱹᱱ ᱡᱟᱦᱟᱸ ᱠᱚ ᱥᱟᱶᱟᱞ ᱮᱫᱼᱟ ᱡᱟᱦᱟᱸ ᱠᱚ ᱯᱟᱸᱡᱟᱭᱮᱫᱼᱟ ᱡᱟᱦᱟᱸ ᱛᱚᱨᱠ ᱮᱫᱼᱟ ᱠᱚ ᱚᱱᱟ ᱛᱚᱨᱠ ᱦᱚᱸ ᱵᱚᱦᱩᱛ ᱡᱟᱹᱨᱩᱨᱤ ᱠᱟᱱᱟ ᱵᱟᱠᱷᱟᱱ ᱡᱟᱦᱟᱸᱭ ᱜᱮ ᱡᱟᱦᱟᱱᱟᱜ ᱠᱟᱹᱦᱱᱤ ᱞᱮᱠᱟ ᱵᱚᱱ ᱞᱟᱹᱭᱮᱫᱼᱟ ᱟᱨ ᱢᱮᱱᱮᱫᱼᱟ ᱵᱚᱱ ᱱᱚᱣᱟ ᱜᱮ ᱥᱟᱹᱨᱤ ᱠᱟᱱᱟ ᱚᱱᱠᱟ ᱫᱚ ᱵᱟᱝ ᱛᱚᱨᱠ ᱫᱚᱨᱠᱟᱨ ᱜᱮ ᱟᱫᱚ ᱱᱚᱣᱟ ᱡᱟᱦᱟᱸ ᱟᱹᱵᱤᱱᱟᱜ ᱠᱩᱠᱞᱤ ᱱᱚᱣᱟ ᱨᱮ ᱢᱮᱱ ᱥᱟᱱᱟᱭᱮᱫ ᱞᱤᱧᱟᱹ ᱱᱤᱛᱚᱜ ᱵᱚᱱ ᱥᱚᱦᱨᱟᱭᱚᱜ ᱠᱟᱱᱟ ᱠᱟᱹᱞᱤ ᱯᱩᱡᱟᱹ ᱨᱮᱠᱚ ᱥᱚᱦᱨᱟᱭᱚᱜ ᱠᱟᱱᱟ ᱠᱤᱪᱷᱩ ᱜᱟᱱ ᱫᱚᱵᱚᱱ ᱥᱚᱦᱨᱟᱭᱚᱜ ᱠᱟᱱᱟ ᱠᱩᱱᱟᱹᱢᱤ ᱨᱮᱵᱚᱱ ᱥᱚᱦᱨᱟᱭᱚᱜ ᱠᱟᱱᱟ ᱟᱫᱚ ᱟᱵᱚ ᱥᱟᱱᱛᱟᱲ ᱥᱚᱢᱟᱡᱽ ᱨᱮᱫᱚ ᱡᱟᱦᱟᱸ ᱛᱤᱱᱟᱹᱜ ᱜᱮ ᱵᱚᱸᱜᱟᱼᱵᱩᱨᱩ ᱟᱨ ᱵᱟᱦᱟ ᱥᱚᱦᱨᱟᱭ ᱟᱵᱚ ᱫᱚ ᱱᱟᱜ ᱪᱟᱸᱫᱚ ᱪᱟᱸᱫᱚ ᱢᱩᱞᱩᱜᱚᱜ ᱟᱭ ᱢᱩᱞᱩᱜ ᱢᱚᱬᱮ ᱢᱟᱦᱟ ᱠᱷᱚᱱ ᱠᱩᱱᱟᱹᱢᱤ ᱫᱷᱟᱹᱵᱤᱡ ᱥᱚᱦᱨᱟᱭ ᱵᱟᱦᱟ ᱥᱚᱦᱨᱟᱭ ᱵᱚᱸᱜᱟ ᱵᱩᱨᱩ ᱠᱟᱱᱟ ᱟᱵᱚᱣᱟᱜ ᱫᱚ ᱱᱟᱜ ᱢᱩᱞᱩᱜ ᱢᱚᱬᱮ ᱢᱟᱦᱟ ᱠᱷᱚᱱ ᱫᱚ ᱪᱮᱫᱟᱜ ᱞᱤᱧ ᱢᱮᱱᱮᱜᱼᱟ ᱪᱮᱫᱟᱜ ᱜᱮ ᱪᱟᱸᱫᱚ ᱡᱩᱫᱤ ᱟᱹᱣᱨᱤ ᱪᱟᱵᱟᱜ ᱟᱭ ᱱᱟᱣᱟ ᱪᱟᱸᱫᱚ ᱟᱹᱣᱨᱤ ᱧᱮᱞᱚᱜ ᱟᱭ ᱟᱹᱣᱨᱤ ᱢᱩᱞᱩᱜᱚᱜ ᱟᱭ ᱮᱱᱠᱷᱟᱱ ᱢᱟᱨᱮ ᱪᱟᱸᱫᱚ ᱛᱟᱦᱮᱸ ᱠᱟᱛᱮ ᱟᱵᱚ ᱡᱩᱫᱤ ᱦᱟᱺᱰᱤ ᱵᱚ ᱦᱟᱹᱨᱮᱜᱼᱟ ᱟᱨ ᱵᱚᱸᱜᱟᱜ ᱠᱟᱱᱟ ᱵᱚ ᱮᱱᱠᱷᱟᱱ ᱱᱚᱣᱟ ᱫᱚ ᱦᱟᱸᱜ ᱵᱟᱭ ᱞᱟᱹᱠᱛᱤᱜ ᱠᱟᱱᱟ ᱪᱤᱠᱟᱹ ᱠᱤ ᱵᱟᱨ ᱪᱟᱸᱫᱚᱣᱟᱜ ᱦᱟᱺᱰᱤ ᱠᱚᱫᱚ ᱦᱟᱸᱜ ᱵᱟᱝ ᱫᱚᱨᱠᱟᱨ ᱡᱟᱦᱟᱸ ᱞᱮᱠᱟ ᱠᱟᱹᱞᱤ ᱯᱩᱡᱟᱹ ᱨᱮᱵᱚ ᱥᱚᱦᱨᱟᱭᱚᱜ ᱠᱟᱱᱟ ᱠᱟᱹᱞᱤ ᱯᱩᱡᱟᱹ ᱨᱮ ᱟᱵᱚᱣᱟᱜ ᱜᱚᱴ ᱯᱩᱡᱟᱹ ᱠᱟᱹᱞᱤ ᱯᱩᱡᱟᱹ ᱫᱚᱥᱟᱨ ᱫᱚ ᱟᱵᱚ ᱫᱚ ᱦᱟᱸᱜ ᱜᱳᱦᱟᱞ ᱯᱩᱡᱟᱹ ᱢᱮᱱ ᱵᱤᱱ ᱜᱚᱲᱟ ᱵᱚᱸᱜᱟ ᱢᱮᱱ ᱵᱤᱱ ᱭᱟ ᱚᱲᱟᱜ ᱵᱚᱸᱜᱟ ᱢᱮᱱ ᱵᱤᱱ ᱮᱱᱠᱷᱟᱱ ᱟᱵᱚ ᱡᱟᱦᱟᱸ ᱩᱢᱟᱹᱥ ᱢᱟᱲᱟᱝ ᱡᱟᱦᱟᱸ ᱯᱮ ᱢᱟᱦᱟ ᱨᱮᱱᱟᱜ ᱦᱟᱺᱰᱤ ᱵᱚᱱ ᱦᱟᱹᱨᱮᱜᱼᱟ ᱚᱱᱟ ᱦᱟᱺᱰᱤ ᱢᱟ ᱟᱵᱚ ᱫᱟᱸᱥᱟᱭ ᱵᱚᱸᱜᱟ ᱵᱚᱱ ᱦᱟᱹᱨᱮᱜᱼᱟ ᱪᱮᱫᱟᱜ ᱠᱤ ᱩᱢᱟᱹᱥ ᱟᱹᱣᱨᱤ ᱯᱟᱨᱚᱢ ᱟᱠᱟᱱ ᱪᱟᱸᱫᱚ ᱟᱹᱣᱨᱤ ᱨᱟᱠᱟᱵᱚᱜ ᱟᱭ ᱮᱱᱠᱷᱟᱱ ᱱᱚᱣᱟ ᱱᱩᱭ ᱢᱟ ᱱᱚᱣᱟ ᱪᱟᱸᱫᱚ ᱨᱮᱜᱮ ᱞᱮᱠᱷᱟᱜ ᱠᱟᱱᱟᱭ ᱫᱟᱸᱥᱟᱭ ᱪᱟᱸᱫᱚ ᱨᱮᱜᱮ ᱫᱟᱸᱥᱟᱭ ᱵᱚᱸᱜᱟ ᱜᱮ ᱮᱱᱠᱷᱟᱱ ᱡᱟᱦᱟᱸ ᱫᱟᱸᱥᱟᱭ ᱵᱚᱸᱜᱟ ᱟᱜ ᱦᱟᱺᱰᱤ ᱟᱵᱚ ᱥᱚᱦᱨᱟᱭ ᱵᱚᱸᱜᱟ ᱵᱚᱱ ᱵᱚᱸᱜᱟᱜ ᱠᱟᱱᱟ ᱮᱱᱠᱷᱟᱱ ᱵᱟᱨ ᱵᱚᱸᱜᱟ ᱦᱩᱭᱩᱜ ᱠᱟᱱᱟ ᱵᱟᱨ ᱪᱟᱸᱫᱚ ᱟᱜ ᱦᱟᱺᱰᱤ ᱵᱚᱱ ᱵᱚᱸᱜᱟᱜ ᱠᱟᱱᱟ ᱟᱫᱚ ᱟᱵᱚ ᱯᱟᱸᱡᱟᱭ ᱢᱟᱵᱚ ᱥᱮᱫᱟᱭ ᱦᱟᱯᱲᱟᱢ ᱠᱚᱦᱚᱸ ᱟᱵᱚ ᱫᱚ ᱪᱟᱸᱫᱚ ᱵᱚ ᱧᱮᱞᱮᱭᱟ ᱚᱱᱟ ᱵᱟᱫᱽ ᱜᱮ ᱵᱟᱯᱞᱟ ᱵᱤᱦᱟᱹ ᱵᱷᱟᱸᱰᱟᱱ ᱮᱢᱟᱱ ᱠᱚ ᱡᱟᱦᱟᱸ ᱛᱤᱱᱟᱹᱜ ᱜᱮᱵᱚ ᱯᱟᱸᱡᱟ ᱠᱟᱛᱮ ᱵᱚ ᱛᱚᱞᱟ ᱫᱤᱱ ᱵᱚ ᱛᱚᱞᱟ ᱪᱟᱸᱫᱚ ᱧᱮᱞ ᱠᱟᱛᱮ ᱱᱤᱛᱚᱜ ᱢᱟ ᱪᱟᱸᱫᱚ ᱟᱲᱟᱜ ᱠᱟᱛᱮ ᱟᱵᱚ ᱪᱟᱸᱫᱚ ᱵᱟᱵᱚ ᱧᱮᱞᱮᱜᱼᱟ ᱱᱤᱛᱚᱜ ᱢᱟ ᱠᱮᱞᱮᱱᱰᱟᱨ ᱵᱚ ᱧᱮᱞᱮᱜᱼᱟ ᱟᱨ ᱡᱟᱦᱟᱸ ᱵᱟᱢᱲᱮ ᱠᱚᱠᱚ ᱵᱮᱱᱟᱣ ᱠᱟᱜ ᱚᱱᱛᱮ ᱵᱚ ᱯᱟᱸᱡᱟᱭᱮᱜᱼᱟ ᱚᱱᱛᱮ ᱫᱚ ᱵᱟᱝ ᱯᱟᱸᱡᱟ ᱫᱚᱨᱠᱟᱨ ᱟᱫᱚ ᱚᱱᱟ ᱛᱮᱞᱤᱧ ᱢᱮᱱᱟ ᱟᱵᱚᱣᱟᱜ ᱫᱚ ᱦᱟᱸᱜ ᱡᱟᱦᱟᱸ ᱥᱚᱦᱨᱟᱭ ᱵᱚᱸᱜᱟ ᱢᱩᱞᱩᱜ ᱢᱟᱲᱟᱜ ᱢᱚᱬᱮ ᱢᱟᱦᱟ ᱠᱷᱚᱱ ᱠᱩᱱᱟᱹᱢᱤ ᱫᱷᱟᱹᱵᱤᱡ ᱥᱚᱦᱨᱟᱭ ᱠᱟᱱᱟ ᱥᱮᱫᱟᱭ ᱢᱟ ᱡᱩᱫᱤ ᱵᱟᱹᱲᱤᱡ ᱥᱚᱢᱚᱭ ᱵᱚ ᱥᱚᱦᱨᱟᱭᱚᱜᱼᱟ ᱮᱱᱠᱷᱟᱱ ᱜᱚᱲᱟ ᱠᱷᱚᱱ ᱦᱚᱸ ᱦᱟᱹᱱᱠᱩ ᱢᱮᱱᱟᱜ ᱠᱚᱣᱟ ᱫᱷᱟᱨᱪᱟᱞ ᱛᱟᱹᱨᱩᱵ ᱞᱮᱠᱟᱱ ᱠᱚ ᱱᱩᱠᱩ ᱟᱵᱚᱣᱟᱜ ᱜᱚᱲᱟ ᱠᱷᱚᱱ ᱦᱚᱸ ᱰᱟᱝᱨᱤ ᱥᱤᱢ ᱥᱩᱠᱨᱤ ᱢᱮᱨᱚᱢ ᱠᱚ ᱤᱫᱤ ᱠᱚᱣᱟ ᱮᱱᱠᱷᱟᱱ ᱯᱷᱤᱨ ᱱᱟᱭᱠᱮ ᱵᱟᱵᱟ ᱴᱷᱮᱱ ᱪᱟᱞᱟᱣ ᱠᱟᱛᱮ ᱫᱟᱜ ᱵᱚ ᱫᱩᱞᱟ ᱧᱮᱞ ᱟᱵᱚ ᱪᱮᱫᱟᱜ ᱱᱚᱣᱟ ᱵᱟᱹᱲᱤᱡᱚᱜ ᱠᱟᱱᱟ ᱵᱟᱝᱜᱮ ᱟᱵᱚ ᱫᱚ ᱢᱟᱲᱟᱝ ᱛᱮᱫᱚ ᱵᱟᱝ ᱫᱚᱨᱠᱟᱨ ᱡᱟᱦᱟᱸ ᱡᱟᱦᱟᱸᱭ ᱜᱮ ᱢᱮᱱ ᱟᱠᱚ ᱢᱟᱲᱟᱝ ᱛᱟᱹᱨᱩᱵ ᱠᱚ ᱮᱢᱟᱱ ᱠᱚ ᱠᱚ ᱨᱟᱜᱟ ᱚᱱᱟ ᱯᱚᱨᱮ ᱜᱮᱵᱚ ᱥᱚᱦᱨᱟᱭᱚᱜᱼᱟ ᱮᱱᱠᱷᱟᱱ ᱚᱱᱟ ᱫᱚ ᱦᱟᱸᱜ ᱠᱩᱱᱟᱹᱢᱤ ᱥᱚᱦᱨᱟᱭ ᱠᱩᱱᱟᱹᱢᱤ ᱨᱮ ᱟᱵᱚᱣᱟᱜ ᱫᱚ ᱡᱟᱦᱟᱸ ᱛᱤᱱᱟᱹᱜ ᱜᱮ ᱵᱚᱸᱜᱟ ᱵᱳᱨᱳ ᱮᱱᱠᱷᱟᱱ ᱨᱟᱠᱟᱵ ᱪᱟᱸᱫᱳ ᱜᱮ ᱛᱮᱦᱮᱧ ᱟᱵᱚ ᱵᱟᱯᱞᱟ ᱮᱢᱟᱱ ᱠᱚᱨᱮ ᱵᱚ ᱪᱟᱞᱟᱜᱼᱟ ᱟᱫᱚ ᱥᱤᱸᱫᱽᱨᱟᱹ ᱫᱟᱱ ᱟᱵᱚ ᱨᱟᱠᱟᱵ ᱪᱟᱸᱫᱳ ᱜᱮ ᱟᱬᱜᱚᱜ ᱪᱟᱸᱫᱳ ᱫᱚ ᱵᱟᱝ ᱟᱫᱚ ᱚᱱᱠᱟ ᱜᱮ ᱛᱮᱦᱮᱧ ᱟᱵᱚ ᱢᱟᱱᱮ ᱢᱩᱞᱩᱜ ᱠᱷᱚᱱ ᱠᱩᱱᱟᱹᱢᱤ ᱫᱷᱟᱹᱵᱤᱡ ᱚᱱᱟ ᱵᱷᱤᱛᱤᱨ ᱨᱮ ᱨᱟᱠᱟᱵ ᱪᱟᱸᱫᱚ ᱠᱟᱱᱟᱭ ᱚᱱᱟ ᱨᱮᱜᱮ ᱥᱟᱹᱜᱩᱱ ᱟᱨ ᱯᱟᱨᱟᱵᱽ ᱯᱩᱱᱟᱹ ᱫᱚ ᱫᱚᱨᱠᱟᱨ ᱚᱱᱟ ᱤᱫᱤ ᱠᱟᱛᱮ ᱡᱮᱛᱮ ᱥᱮᱫ ᱡᱚᱠᱷᱚᱱ ᱞᱤᱧ ᱧᱮᱧᱟᱢᱮᱜᱼᱟ ᱟᱫᱚ ᱚᱱᱟ ᱤᱫᱤ ᱠᱟᱛᱮ ᱞᱤᱧ ᱢᱮᱱᱮᱜᱼᱟ ᱟᱵᱚᱣᱟᱜ ᱫᱚ ᱱᱟᱜ ᱢᱩᱞᱩᱜ ᱢᱚᱬᱮ ᱢᱟᱦᱟ ᱠᱷᱚᱱ ᱠᱩᱱᱟᱹᱢᱤ ᱫᱷᱟᱹᱵᱤᱡ ᱥᱚᱦᱨᱟᱭ ᱠᱟᱱᱟ ᱟᱫᱚ ᱱᱚᱰᱮ ᱟᱨ ᱢᱤᱫᱴᱤᱡ ᱠᱟᱛᱷᱟ ᱱᱚᱣᱟ ᱨᱮᱜᱮ ᱨᱟᱠᱟᱵ ᱠᱟᱱᱟ ᱢᱮᱱ ᱟᱠᱚ ᱟᱵᱚ ᱫᱚ ᱢᱤᱫ ᱫᱷᱟᱣ ᱛᱮ ᱥᱚᱦᱨᱟᱭ ᱫᱚᱨᱠᱟᱨ ᱢᱤᱫ ᱫᱷᱟᱣ ᱛᱮ ᱵᱟᱦᱟ ᱫᱚᱨᱠᱟᱨ ᱡᱮᱛᱮᱭᱟᱜ ᱜᱮ ᱢᱤᱫ ᱫᱷᱟᱣ ᱛᱮ ᱫᱚᱨᱠᱟᱨ ᱡᱟᱦᱟᱸ ᱮᱴᱟᱜ ᱡᱟᱹᱛᱤ ᱠᱚ ᱢᱮᱱᱟᱜ ᱠᱚᱣᱟ ᱩᱱᱠᱩ ᱡᱟᱦᱟᱸ ᱥᱟᱹᱨᱩᱞ ᱠᱚ ᱢᱟᱱᱟᱣᱟ ᱮᱢᱟᱱ ᱠᱚ ᱟᱫᱚ ᱟᱵᱚ ᱫᱚ ᱚᱱᱠᱟ ᱫᱚ ᱵᱟᱝ ᱡᱩᱫᱤ ᱢᱤᱫ ᱫᱷᱟᱣ ᱛᱮ ᱟᱵᱚᱣᱟᱜ ᱡᱩᱫᱤ ᱵᱚ ᱢᱟᱱᱟᱣᱮᱜᱼᱟ ᱮᱱᱠᱷᱟᱱ ᱢᱟᱹᱭ ᱢᱟᱹᱭ ᱢᱤᱥᱨᱟ ᱢᱤᱥᱨᱟ ᱡᱟᱶᱟᱭ ᱫᱟᱹᱭ ᱛᱮᱧᱟᱝ ᱦᱟᱛᱚᱢ ᱠᱩᱢᱟᱹᱝ ᱡᱟᱦᱟᱸ ᱯᱮᱲᱟ ᱠᱚ ᱦᱤᱡᱩᱜᱼᱟ ᱯᱮᱲᱟ ᱦᱟᱺᱰᱤ ᱥᱟᱸᱫᱮᱥ ᱦᱟᱺᱰᱤ ᱠᱚ ᱟᱹᱜᱩᱭᱟ ᱩᱱᱠᱩᱣᱟᱜ ᱦᱚᱸ ᱟᱵᱚ ᱫᱚ ᱵᱚᱸᱜᱟ ᱵᱩᱨᱩ ᱨᱮᱵᱚ ᱪᱚᱰᱚᱨᱟ ᱮᱱᱠᱷᱟᱱ ᱯᱮᱲᱟ ᱪᱤᱠᱟᱹᱭ ᱦᱤᱡᱩᱜᱼᱟ ᱪᱮᱫᱟᱜ ᱜᱮ ᱡᱮᱛᱮ ᱦᱚᱲ ᱡᱩᱫᱤ ᱢᱤᱫ ᱫᱷᱟᱣ ᱛᱮᱵᱚ ᱢᱟᱱᱟᱣᱟ ᱮᱱᱠᱷᱟᱱ ᱦᱟᱛᱚᱢ ᱠᱩᱢᱟᱹᱝ ᱦᱚᱸ ᱚᱱᱟ ᱫᱤᱱ ᱜᱮ ᱫᱟᱹᱭ ᱛᱮᱧᱟᱝ ᱦᱚᱸ ᱚᱱᱟ ᱫᱤᱱ ᱜᱮ ᱢᱤᱥᱨᱟᱹ ᱢᱤᱥᱨᱟᱹ ᱡᱟᱶᱟᱭ ᱦᱚᱸ ᱚᱱᱟ ᱫᱤᱱ ᱜᱮ ᱟᱨ ᱮᱱᱠᱷᱟᱱ ᱮᱱᱠᱷᱟᱱ ᱯᱮᱲᱟ ᱢᱟ ᱵᱟᱠᱚ ᱦᱤᱡᱩᱜ ᱠᱟᱱᱟ ᱟᱨ ᱮᱠᱞᱟ ᱛᱮ ᱟᱵᱚ ᱵᱟᱵᱚ ᱯᱟᱨᱟᱵᱚᱜᱼᱟ ᱟᱵᱚ ᱥᱟᱱᱛᱟᱲ ᱥᱚᱢᱟᱡᱽ ᱫᱚ ᱯᱮᱲᱟ ᱯᱚᱨᱵᱷᱩ ᱡᱟᱛᱮ ᱟᱛᱮᱫ ᱵᱚ ᱯᱟᱨᱟᱵᱚᱜᱼᱟ ᱵᱟᱯᱞᱟ ᱵᱷᱟᱸᱰᱟᱱ ᱦᱚᱸ ᱯᱮᱲᱟ ᱯᱚᱨᱵᱷᱩ ᱡᱟᱛᱮ ᱟᱛᱮᱫ ᱜᱮ ᱚᱱᱟ ᱫᱤᱭᱮᱛᱮ ᱟᱵᱚᱣᱟᱜ ᱫᱚ ᱟᱞᱟᱜᱽ ᱜᱮᱭᱟ ᱛᱮᱦᱮᱧ ᱪᱷᱩᱴᱤ ᱫᱤᱭᱮᱛᱮ ᱛᱮᱦᱮᱧ ᱥᱟᱶᱛᱟ ᱟᱞᱚᱭ ᱩᱭᱦᱟᱹᱨ ᱢᱟ ᱡᱮ ᱡᱟᱛᱮ ᱡᱟᱛᱮ ᱜᱮ ᱢᱤᱫ ᱫᱤᱱ ᱛᱮᱵᱚ ᱠᱚᱨᱟᱣᱟ ᱟᱵᱚᱣᱟᱜ ᱥᱚᱢᱟᱡᱽ ᱫᱚ ᱱᱚᱝᱠᱟ ᱫᱚ ᱵᱟᱝ ᱠᱟᱱᱟ ᱟᱪᱪᱷᱟ ᱟᱨ ᱢᱤᱫᱴᱟᱝ ᱠᱟᱛᱷᱟ ᱞᱤᱧ ᱠᱩᱞᱤ ᱢᱮᱭᱟ ᱟᱹᱰᱤ ᱱᱚᱰᱮ ᱦᱮᱡ ᱠᱟᱛᱮ ᱟᱹᱰᱤ ᱦᱟᱦᱟᱲᱟ ᱜᱮᱞᱤᱧ ᱵᱩᱡᱷᱟᱹᱣ ᱠᱮᱫᱼᱟ ᱦᱮᱸ ᱥᱮ ᱡᱟᱦᱟᱸ ᱫᱚ ᱟᱹᱞᱤᱧ ᱵᱟᱹᱞᱤᱧ ᱧᱮᱞ ᱠᱟᱜᱼᱟ ᱟᱵᱚ ᱥᱚᱢᱟᱡᱽ ᱨᱮ ᱥᱮ ᱟᱵᱚ ᱥᱟᱶᱛᱟ ᱠᱚᱨᱮ ᱚᱱᱠᱟᱱᱟᱜ ᱡᱟᱦᱟᱸ ᱡᱟᱦᱟᱸ ᱢᱤᱫᱴᱮᱱ ᱟᱹᱞᱤᱧ ᱞᱤᱧ ᱧᱮᱞ ᱠᱮᱫᱼᱟ ᱟᱹᱵᱤᱱ ᱢᱟᱹᱭᱤᱠ ᱵᱤᱱ ᱞᱟᱜᱟᱣ ᱠᱟᱜᱼᱟ ᱯᱩᱱᱭᱟᱹ ᱦᱟᱸᱜ ᱱᱚᱜᱼᱚᱭ ᱡᱟᱦᱟᱸ ᱵᱚᱱ ᱧᱮᱞᱮᱫ ᱚᱱᱟ ᱯᱩᱱᱭᱟᱹ ᱢᱟᱹᱭᱤᱠ ᱱᱚᱣᱟ ᱫᱚ ᱵᱟᱝ ᱧᱮᱞ ᱠᱟᱱᱟ ᱟᱵᱚ ᱥᱚᱢᱟᱡᱽ ᱨᱮ ᱥᱮ ᱟᱵᱚ ᱟᱹᱛᱩ ᱫᱤᱥᱚᱢ ᱚᱲᱟᱜ ᱨᱮᱫᱚ ᱱᱚᱝᱠᱟ ᱢᱟᱹᱭᱤᱠ ᱫᱚ ᱪᱮᱫᱟᱜ ᱵᱤᱱ ᱞᱟᱜᱟᱣ ᱠᱟᱜᱼᱟ ᱟᱹᱰᱤ ᱱᱟᱯᱟᱭ ᱟᱫᱚ ᱱᱚᱣᱟ ᱢᱟᱹᱭᱤᱠ ᱞᱟᱜᱟᱣ ᱨᱮᱱᱟᱜ ᱠᱟᱨᱚᱱ ᱦᱚᱸ ᱢᱮᱱᱟᱜᱼᱟ ᱟᱹᱞᱤᱧ ᱢᱟᱹᱞᱤᱧ ᱪᱟᱦᱟᱣᱟ ᱛᱮᱦᱮᱧ ᱡᱟᱛᱮ ᱡᱟᱦᱮᱨ ᱨᱮ ᱛᱮᱦᱮᱧ ᱡᱟᱛᱮ ᱟᱹᱛᱩ ᱢᱟᱹᱡᱷᱤ ᱛᱷᱟᱱ ᱨᱮ ᱛᱮᱦᱮᱧ ᱡᱟᱛᱮ ᱚᱱᱠᱟᱱ ᱡᱟᱭᱜᱟ ᱨᱮ ᱡᱟᱦᱟᱸ ᱡᱟᱭᱜᱟ ᱨᱮ ᱯᱟᱥᱱᱟᱜ ᱢᱟ ᱯᱟᱥᱱᱟᱜ ᱢᱟ ᱟᱵᱚ ᱥᱚᱢᱟᱡᱽ ᱨᱮᱱᱟᱜ ᱟᱹᱨᱤᱪᱟᱹᱞᱤ ᱞᱟᱭᱼᱞᱟᱠᱪᱟᱨ ᱡᱮ ᱟᱵᱚ ᱡᱩᱜᱽ ᱨᱮᱱ ᱡᱩᱣᱟᱹᱱ ᱚᱠᱟ ᱯᱟᱥᱴᱟ ᱵᱚᱱ ᱛᱟᱲᱟᱢᱮᱜᱼᱟ ᱛᱮᱦᱮᱧ ᱢᱮᱱ ᱟᱠᱚ ᱡᱩᱜᱽ ᱨᱮᱱ ᱡᱩᱣᱟᱹᱱ ᱡᱟᱦᱟᱸ ᱞᱮᱠᱟ ᱠᱚ ᱢᱮᱱᱟ ᱚᱱᱠᱟ ᱜᱮ ᱥᱚᱢᱟᱡᱽ ᱪᱟᱞᱟᱜᱼᱟ ᱟᱫᱚ ᱚᱱᱟ ᱫᱤᱭᱮ ᱛᱮ ᱟᱹᱞᱤᱧᱟᱜ ᱫᱚ ᱱᱚᱣᱟ ᱫᱚ ᱯᱨᱚᱪᱟᱨ ᱠᱟᱱᱟ ᱡᱮ ᱯᱨᱚᱪᱟᱨ ᱠᱟᱱᱟ ᱛᱮᱦᱮᱧ ᱱᱚᱣᱟ ᱨᱟᱢᱪᱚᱱᱫᱨᱚᱯᱩᱨ ᱟᱹᱛᱩ ᱨᱮ ᱡᱮ ᱠᱚᱲᱟ ᱜᱤᱫᱽᱨᱟᱹ ᱪᱷᱟᱹᱛᱤᱠ ᱵᱟᱹᱦᱩ ᱟᱞᱚ ᱠᱚ ᱟᱹᱜᱩ ᱠᱚᱢᱟ ᱟᱨ ᱠᱩᱲᱤ ᱜᱤᱫᱽᱨᱟᱹ ᱥᱟᱶᱛᱟ ᱨᱮᱱ ᱪᱷᱟᱹᱛᱤᱠ ᱨᱮ ᱟᱞᱚ ᱠᱚ ᱡᱟᱶᱟᱭᱚᱜ ᱢᱟ ᱟᱹᱞᱤᱧ ᱫᱚ ᱥᱮᱛᱟᱜ ᱟᱹᱭᱩᱵ ᱱᱚᱣᱟ ᱜᱮᱞᱤᱧ ᱯᱨᱚᱪᱟᱨᱟ ᱡᱮ ᱟᱯᱮ ᱟᱵᱚ ᱡᱟᱦᱟᱸ ᱠᱟᱹᱢᱤ ᱯᱮ ᱪᱟᱞᱟᱜ ᱠᱟᱱᱟ ᱪᱷᱟᱹᱛᱤᱠ ᱫᱚ ᱦᱟᱹᱣᱤ ᱟᱠᱟᱱᱟᱭ ᱪᱤᱠᱟᱹᱛᱮ ᱱᱩᱭᱤᱧ ᱜᱟᱞᱢᱟᱨᱟᱣᱟ ᱪᱤᱠᱟᱹᱛᱮ ᱱᱩᱭᱤᱧ ᱤᱫᱤᱭᱮᱭᱟ ᱡᱟᱦᱟᱸ ᱜᱮ ᱱᱟᱦᱟᱜ ᱵᱮᱱᱟᱣ ᱞᱟᱜᱼᱟᱭ ᱞᱚᱠᱠᱷᱚᱱ ᱢᱩᱨᱢᱩ ᱠᱩᱫᱩᱢ ᱨᱮ ᱠᱩᱬᱤᱫ ᱠᱩᱬᱤᱫ ᱜᱤᱫᱤ ᱢᱮᱞᱮ ᱢᱮᱞᱮ ᱠᱚᱭᱮᱞ ᱦᱟᱞᱮ ᱰᱟᱞᱮ ᱟᱫᱚ ᱚᱱᱟᱨᱮ ᱯᱩᱨᱟᱹ ᱠᱞᱤᱭᱟᱨ ᱠᱟᱜ ᱟᱭ ᱡᱮ ᱥᱟᱶᱛᱟ ᱥᱚᱢᱟᱡᱽ ᱚᱠᱟ ᱞᱮᱠᱟᱛᱮ ᱵᱟᱹᱲᱤᱡᱚᱜ ᱠᱟᱱᱟ ᱟᱫᱚ ᱚᱱᱟᱜᱮ ᱟᱹᱞᱤᱧ ᱞᱤᱧ ᱯᱟᱥᱱᱟᱣ ᱮᱜᱼᱟ ᱫᱤᱱ ᱥᱮᱛᱟᱜ ᱟᱹᱭᱩᱵ ᱞᱤᱧ ᱨᱚᱲᱟ ᱪᱷᱟᱹᱛᱤᱠ ᱨᱮ ᱪᱟᱞᱟᱣ ᱞᱮᱠᱷᱟᱱ ᱪᱮᱫ ᱚᱵᱚᱥᱛᱷᱟ ᱦᱩᱭᱩᱜᱼᱟ ᱩᱱᱤ ᱠᱩᱲᱤ ᱜᱤᱫᱽᱨᱟᱹ ᱟᱜ ᱛᱮᱦᱮᱧ ᱥᱚᱢᱟᱡᱽ ᱢᱟᱵᱚᱱ ᱵᱷᱟᱸᱰᱟᱱ ᱠᱟᱭ ᱠᱟᱱᱟ ᱵᱷᱟᱸᱰᱟᱱ ᱯᱚᱨᱮ ᱩᱱᱤ ᱪᱷᱤᱛᱤ ᱵᱤᱛᱤ ᱠᱟᱱᱟ ᱠᱚ ᱛᱮᱦᱮᱧ ᱯᱚᱪᱟᱥ ᱴᱟᱠᱟ ᱥᱚ ᱴᱟᱠᱟ ᱛᱮ ᱦᱳᱴᱮᱞ ᱨᱮ ᱟᱠᱷᱨᱤᱧ ᱟᱠᱷᱨᱤᱧᱮ ᱠᱟᱱᱟ ᱠᱚ ᱡᱮ ᱵᱟᱲᱟᱭᱟᱠᱚ ᱩᱱᱠᱩᱭᱤᱡ ᱟᱭᱳ ᱵᱟᱵᱟ ᱢᱟ ᱵᱟᱠᱚ ᱦᱟᱦᱟᱜ ᱛᱤᱸᱜᱩᱱᱟ ᱩᱱᱠᱩ ᱢᱟᱠᱚ ᱵᱷᱟᱸᱰᱟᱱ ᱟᱠᱟᱫᱮᱭᱟ ᱟᱨ ᱚᱱᱠᱟᱜᱮ ᱟᱵᱚ ᱥᱟᱱᱛᱟᱲ ᱡᱩᱫᱤ ᱠᱚᱲᱟ ᱜᱤᱫᱽᱨᱟᱹ ᱵᱟᱵᱚ ᱞᱟᱹᱭ ᱟᱠᱚᱣᱟ ᱡᱮ ᱪᱷᱟᱹᱛᱤᱠ ᱵᱟᱹᱦᱩ ᱟᱹᱜᱩ ᱠᱟᱛᱮ ᱱᱩᱭ ᱛᱤᱥ ᱦᱚᱸ ᱥᱚᱢᱟᱡᱽ ᱨᱮ ᱵᱟᱭ ᱟᱯᱱᱟᱨᱚᱜᱼᱟᱭ ᱮᱱᱠᱷᱟᱱ ᱚᱱᱟ ᱥᱛᱷᱤᱛᱤ ᱨᱮᱫᱚ ᱡᱩᱫᱤ ᱟᱹᱜᱩ ᱠᱮᱫᱮᱭᱟᱭ ᱮᱱᱠᱷᱟᱱ ᱩᱱᱤ ᱛᱮᱦᱮᱧ ᱢᱟ ᱨᱟᱹᱥᱠᱟᱹ ᱛᱮ ᱟᱹᱜᱩ ᱠᱮᱫᱮᱭᱟᱭ ᱜᱟᱯᱟ ᱜᱤᱫᱟᱹᱨ ᱯᱤᱫᱟᱹᱨ ᱠᱚ ᱡᱟᱱᱟᱢᱚᱜᱼᱟ ᱚᱱᱟ ᱯᱚᱨᱮ ᱛᱤᱥ ᱦᱚᱸ ᱩᱱᱠᱩ ᱵᱟᱠᱚ ᱵᱟᱯᱞᱟ ᱪᱟᱞᱟᱜᱼᱟ ᱮᱱᱠᱷᱟᱱ ᱩᱱᱤ ᱫᱚ ᱵᱟᱨᱚ ᱵᱟᱹᱥᱠᱟᱹᱨᱚᱜᱼᱟ ᱠᱚ ᱪᱮᱫᱟᱜ ᱡᱚᱠᱷᱚᱱ ᱜᱮ ᱟᱵᱚ ᱥᱟᱱᱛᱟᱲ ᱥᱚᱢᱟᱡᱽ ᱨᱮᱫᱚ ᱟᱵᱚ ᱵᱟᱹᱦᱩ ᱧᱮᱞ ᱵᱚᱱ ᱪᱟᱞᱟᱜᱼᱟ ᱥᱮ ᱡᱟᱶᱟᱭ ᱧᱮᱞ ᱮᱱᱠᱷᱟᱱ ᱢᱟᱢᱚ ᱚᱲᱟᱜ ᱠᱚᱦᱚᱸ ᱵᱚᱱ ᱠᱩᱞᱤ ᱩᱛᱟᱹᱨ ᱠᱚᱣᱟ ᱚᱠᱟᱨᱮ ᱢᱟᱢᱚ ᱚᱲᱟᱜ ᱜᱟᱹᱫᱤ ᱛᱟᱠᱚ ᱚᱠᱟᱨᱮ ᱟᱯᱮ ᱫᱚ ᱪᱤᱞᱤ ᱯᱟᱹᱨᱤᱥ ᱨᱮ ᱢᱟᱢᱚ ᱚᱲᱟᱜ ᱟᱨ ᱯᱟᱹᱨᱤᱥ ᱵᱟᱫ ᱠᱷᱤᱞᱤ ᱪᱮᱫ ᱠᱟᱱᱟ ᱱᱩᱱᱟᱹᱜ ᱫᱷᱟᱹᱨᱤᱡ ᱵᱚᱱ ᱠᱩᱞᱤ ᱠᱚᱣᱟ ᱮᱱᱠᱷᱟᱱ ᱩᱱᱤ ᱪᱮᱫ ᱮ ᱞᱟᱹᱭᱟᱭ ᱪᱷᱟᱹᱛᱤᱠ ᱠᱩᱲᱤ ᱦᱚᱯᱚᱱ ᱥᱟᱱᱛᱟᱲ ᱟᱹᱜᱩ ᱟᱠᱟᱫᱮᱭᱟᱭ ᱟᱨ ᱜᱤᱫᱟᱹᱨ ᱯᱤᱫᱟᱹᱨ ᱠᱚ ᱦᱩᱭ ᱟᱠᱟᱱᱟ ᱩᱱ ᱡᱚᱠᱷᱚᱱ ᱟᱭᱳ ᱵᱟᱵᱟᱣᱟᱜ ᱢᱮᱫ ᱫᱟᱜ ᱡᱚᱨᱚᱜᱼᱟ ᱟᱨ ᱚᱱᱟ ᱠᱟᱺᱦᱤᱥ ᱛᱮᱜᱮ ᱩᱱᱠᱤᱱᱟᱜ ᱡᱤᱣᱤ ᱦᱚᱸ ᱪᱟᱞᱟᱜᱼᱟ ᱟᱫᱚ ᱚᱱᱠᱟ ᱟᱞᱚ ᱦᱩᱭᱩᱜ ᱢᱟ ᱫᱤᱭᱮᱛᱮ ᱛᱮᱦᱮᱧ ᱱᱚᱣᱟ ᱟᱹᱛᱩ ᱟᱹᱞᱤᱧᱟᱜ ᱪᱷᱟᱫᱽ ᱪᱮᱛᱟᱱ ᱨᱮ ᱱᱚᱣᱟ ᱯᱨᱚᱪᱟᱨ ᱮᱫᱼᱟ ᱞᱤᱧ ᱡᱮ ᱱᱚᱣᱟ ᱨᱟᱢᱪᱚᱱᱫᱨᱚᱯᱩᱨ ᱟᱹᱛᱩ ᱠᱷᱚᱱ ᱢᱤᱫᱴᱤᱡ ᱦᱚᱸ ᱥᱟᱱᱛᱟᱲ ᱠᱩᱲᱤ ᱜᱤᱫᱽᱨᱟᱹ ᱪᱷᱟᱹᱛᱤᱠ ᱨᱮ ᱟᱞᱚ ᱠᱚ ᱪᱟᱞᱟᱜ ᱢᱟ ᱟᱹᱰᱤ ᱜᱟᱱ ᱢᱟᱲᱟᱝ ᱥᱮᱫ ᱛᱮᱠᱚ ᱪᱟᱞᱟᱣ ᱟᱠᱟᱱᱟ ᱟᱨ ᱡᱟᱦᱟᱸ ᱛᱤᱱᱟᱹᱜ ᱜᱮ ᱥᱟᱱᱛᱟᱲ ᱠᱚᱲᱟ ᱜᱤᱫᱽᱨᱟᱹ ᱱᱩᱠᱩ ᱦᱚᱸ ᱪᱷᱟᱹᱛᱤᱠ ᱵᱟᱹᱦᱩ ᱟᱞᱚ ᱠᱚ ᱟᱹᱜᱩ ᱠᱚᱢᱟ